ᱥᱟᱱᱟᱢ ᱠᱚ ᱡᱚᱦᱟᱨ ᱜᱮ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱢᱟᱫᱽᱫᱷᱚᱢ ᱛᱮ ᱡᱚᱛᱚ ᱦᱚᱲ ᱥᱟᱹᱜᱩᱱ ᱫᱟᱨᱟᱢ ᱟᱹᱞᱤᱧ ᱛᱮᱦᱮᱧ ᱚᱵᱷᱭᱟᱥ ᱤᱫᱤ ᱠᱟᱛᱮ ᱟᱯᱮ ᱥᱟᱢᱟᱝ ᱨᱮ ᱠᱤᱪᱷᱤ ᱵᱟᱨᱛᱟᱧ ᱫᱚᱦᱚᱭᱟ ᱢᱮᱱᱠᱷᱟᱱ ᱦᱮᱵᱤᱴ ᱵᱟᱝᱢᱟ ᱚᱵᱷᱭᱟᱥ ᱤᱫᱤ ᱠᱟᱛᱮ ᱠᱤᱪᱷᱤ ᱞᱟᱹᱞᱟᱹᱭ ᱥᱟᱱᱟᱹᱧ ᱠᱟᱱᱟ ᱟᱯᱮ ᱠᱚ ᱟᱵᱚᱣᱟᱜ ᱡᱤᱵᱚᱱ ᱨᱮ ᱡᱚᱛᱚ ᱡᱤᱱᱤᱥ ᱵᱚ ᱠᱟᱹᱢᱤ ᱞᱮᱠᱷᱟᱱ ᱟᱵᱚ ᱠᱤᱪᱷᱤ ᱱᱟ ᱠᱤᱪᱷᱤ ᱠᱟᱹᱢᱤ ᱠᱟᱱ ᱜᱮᱭᱟ ᱵᱚ ᱠᱟᱹᱢᱤ ᱨᱮ ᱡᱩᱫᱤ ᱡᱚᱲᱟᱣ ᱵᱟᱵᱚ ᱛᱟᱦᱮᱱᱟ ᱠᱟᱹᱢᱤ ᱨᱮ ᱡᱩᱫᱤ ᱫᱤᱱ ᱵᱟᱵᱚ ᱠᱟᱹᱢᱤᱭᱟ ᱟᱵᱚᱣᱟᱜ ᱵᱷᱤᱛᱟᱹᱨ ᱨᱮ ᱚᱵᱷᱟᱥ ᱨᱟᱹᱯᱩᱫᱚᱜᱼᱟ ᱟᱵᱚᱣᱟᱜ ᱵᱷᱤᱛᱟᱹᱨ ᱨᱮ ᱫᱤᱱ ᱠᱟᱹᱢᱤ ᱨᱮᱭᱟᱜ ᱜᱚᱨᱚᱡᱽ ᱛᱟᱵᱚ ᱵᱟᱭ ᱛᱟᱦᱮᱱᱟ ᱚᱱᱟᱛᱮ ᱯᱟᱹᱦᱤᱞ ᱯᱟᱲᱦᱟᱣ ᱟᱠᱟᱫ ᱟᱵᱚᱱ ᱯᱚᱛᱚᱵ ᱠᱚᱨᱮ ᱮ ᱦᱮᱵᱤᱴ ᱤᱡᱽ ᱥᱟᱢᱛᱷᱤᱝ ᱫᱟᱴ ᱮ ᱯᱟᱨᱥᱚᱱ ᱦᱮᱡᱽ ᱵᱤᱱ ᱰᱩᱭᱤᱝ ᱯᱷᱚᱨ ᱮ ᱞᱚᱝ ᱴᱟᱭᱤᱢ ᱚᱱᱟ ᱨᱮᱭᱟᱜ ᱢᱟᱱᱮ ᱦᱩᱭᱩᱜ ᱠᱟᱱᱟ ᱡᱩᱫᱤ ᱢᱤᱫ ᱦᱚᱲ ᱫᱤᱱ ᱜᱮ ᱫᱤᱱ ᱜᱮ ᱫᱤᱱ ᱜᱮ ᱚᱵᱷᱭᱟᱥ ᱟᱠᱟᱫ ᱛᱟᱦᱮᱱᱟ ᱵᱟ ᱚᱱᱟ ᱠᱟᱹᱢᱤ ᱟᱠᱟᱫ ᱛᱟᱦᱮᱱᱟ ᱠᱩᱨᱩᱢᱩᱴᱩ ᱟᱠᱟᱫ ᱛᱟᱦᱮᱱᱟ ᱮᱱᱠᱷᱟᱱ ᱢᱤᱫ ᱫᱤᱱ ᱵᱟᱝ ᱢᱤᱫ ᱫᱤᱱ ᱚᱱᱟ ᱥᱮᱬᱟᱭᱟᱭ ᱚᱱᱟᱭ ᱥᱮᱬᱟ ᱞᱮᱠᱷᱟᱱ ᱟᱡᱟᱜ ᱜᱮ ᱵᱮᱥᱚᱜᱼᱟ ᱟᱡᱟᱜ ᱜᱮ ᱵᱷᱟᱹᱞᱟᱹᱭᱚᱜᱼᱟ ᱡᱚᱛᱚ ᱠᱷᱮᱛᱨᱚ ᱨᱮ ᱡᱚᱛᱚ ᱠᱷᱮᱛᱨᱚ ᱨᱮ ᱥᱮᱪᱮᱫ ᱠᱷᱮᱛᱨᱚ ᱨᱮ ᱦᱳᱠ ᱠᱟᱹᱢᱤ ᱠᱷᱮᱛᱨᱚ ᱨᱮ ᱦᱳᱠ ᱚᱱᱟ ᱫᱚᱭ ᱥᱮᱬᱟᱭᱟ ᱚᱱᱟ ᱤᱫᱤ ᱠᱟᱛᱮ ᱚᱵᱷᱭᱟᱥ ᱫᱚ ᱱᱤᱦᱟᱹᱛᱤ ᱫᱚᱨᱠᱟᱨ ᱠᱟᱱᱟ ᱵᱟᱝ ᱵᱚ ᱚᱵᱷᱭᱟᱥ ᱞᱮᱠᱷᱟᱱ ᱟᱵᱚ ᱡᱚᱛᱚ ᱵᱚ ᱦᱤᱲᱤᱧᱟ ᱚᱱᱟ ᱤᱫᱤ ᱠᱟᱛᱮ ᱡᱚᱛᱚ ᱦᱚᱲ ᱜᱮ ᱚᱵᱷᱭᱟᱥ ᱵᱚ ᱫᱚᱦᱚᱭᱟ ᱡᱟᱦᱟᱱᱟᱜ ᱠᱟᱹᱢᱤ ᱨᱮᱜᱮ ᱟᱹᱲᱤᱥ ᱵᱟᱵᱚ ᱟᱹᱲᱤᱥᱚᱜᱼᱟ ᱪᱷᱩᱴᱟᱹᱜ ᱨᱮ ᱵᱚᱛᱚᱨ ᱵᱟᱵᱚ ᱵᱟᱵᱚ ᱫᱚᱦᱚᱭᱟ ᱮᱱᱠᱷᱟᱱ ᱟᱵᱚ ᱵᱷᱤᱛᱟᱹᱨ ᱨᱮ ᱢᱤᱫᱴᱤᱡ ᱡᱤᱛᱠᱷᱳᱨ ᱢᱚᱱᱳ ᱵᱷᱟᱵᱽ ᱦᱤᱡᱩᱜᱼᱟ ᱡᱤᱛᱠᱷᱳᱨ ᱢᱚᱱᱳ ᱵᱷᱟᱵᱽ ᱡᱮ ᱯᱚᱨᱡᱚᱱᱛᱚ ᱵᱟᱭ ᱦᱮᱡ ᱟᱠᱟᱱᱟ ᱩᱱ ᱯᱚᱨᱡᱚᱱᱛᱚ ᱟᱵᱚ ᱪᱮᱫ ᱦᱚᱸ ᱵᱟᱵᱚ ᱫᱟᱲᱮᱭᱟᱜᱼᱟ ᱡᱚᱛᱚ ᱠᱷᱮᱛᱨᱮ ᱨᱮᱜᱮ ᱮᱴᱠᱮᱴᱚᱬᱮ ᱢᱮᱱᱟᱜ ᱜᱮᱭᱟ ᱥᱩᱵᱤᱫᱷᱟᱹ ᱢᱮᱱᱟᱜ ᱜᱮᱭᱟ ᱚᱥᱩᱵᱤᱫᱷᱟᱹ ᱢᱮᱱᱟᱜ ᱜᱮᱭᱟ ᱛᱚᱵᱮ ᱟᱵᱚ ᱢᱟᱨᱟᱝ ᱵᱩᱨᱩ ᱡᱟᱦᱮᱨ ᱟᱭᱳ ᱥᱟᱹᱠᱷᱤ ᱫᱚᱦᱚ ᱠᱟᱛᱮ ᱡᱩᱫᱤ ᱟᱹᱠᱤᱱᱟᱜ ᱩᱭᱦᱟᱹᱨ ᱛᱮ ᱟᱹᱠᱤᱱᱟᱜ ᱩᱭᱦᱟᱹᱨ ᱛᱮ ᱡᱩᱫᱤ ᱩᱭᱦᱟᱹᱨ ᱠᱤᱱᱟ ᱵᱚ ᱡᱚᱛᱚ ᱦᱚᱲ ᱵᱚ ᱠᱟᱹᱢᱤᱭᱟ ᱩᱱ ᱡᱚᱦᱚᱜ ᱫᱚᱵᱚ ᱩᱭᱦᱟᱹᱨ ᱠᱤᱱᱟ ᱮᱱᱠᱷᱟᱱ ᱱᱤᱦᱟᱹᱛᱤ ᱟᱵᱚ ᱵᱚ ᱫᱟᱲᱮᱭᱟᱜᱼᱟ ᱟᱵᱚᱣᱟᱜ ᱢᱚᱱ ᱵᱷᱤᱛᱤᱨ ᱨᱮ ᱢᱤᱫᱴᱤᱡ ᱯᱚᱡᱮᱴᱤᱵᱷᱤᱴᱤ ᱵᱟ ᱯᱚᱡᱮᱴᱤᱵᱷᱤᱴᱤ ᱵᱮᱱᱟᱜᱼᱟ ᱡᱮ ᱯᱚᱨᱡᱚᱱᱛᱚ ᱟᱵᱚᱣᱟᱜ ᱢᱚᱱ ᱨᱮ ᱯᱚᱡᱮᱴᱤᱵᱷᱤᱴᱤ ᱵᱟᱭ ᱵᱚᱞᱚ ᱟᱠᱟᱱᱟ ᱵᱟ ᱫᱟᱲᱮᱭᱟᱜ ᱟᱹᱧ ᱢᱮᱱᱛᱮ ᱢᱤᱫᱴᱟᱝ ᱡᱤᱱᱤᱥ ᱵᱟᱭ ᱵᱚᱞᱚ ᱟᱠᱟᱱᱟ ᱩᱱ ᱯᱚᱨᱡᱚᱱᱛᱚ ᱟᱵᱚ ᱫᱚ ᱪᱮᱫ ᱦᱚᱸ ᱵᱟᱵᱚ ᱫᱟᱲᱮᱭᱟᱜᱼᱟ ᱚᱵᱵᱷᱟᱥ ᱦᱩᱭᱩᱜ ᱠᱟᱱᱟ ᱢᱩᱬ ᱡᱤᱱᱤᱥ ᱟᱵᱚ ᱵᱚ ᱚᱵᱵᱷᱟᱥ ᱞᱮᱠᱷᱟᱱ ᱟᱵᱚ ᱨᱮᱱ ᱟᱵᱚ ᱨᱮᱱ ᱦᱚᱯᱚᱱ ᱠᱤᱢᱤᱱ ᱠᱚ ᱟᱵᱚ ᱨᱮᱱ ᱚᱲᱟᱜ ᱦᱚᱲ ᱠᱚ ᱡᱚᱛᱚ ᱠᱚ ᱚᱵᱵᱷᱟᱥᱚᱜᱼᱟ ᱩᱱᱠᱩ ᱫᱚ ᱟᱵᱚᱣᱟᱜ ᱠᱟᱹᱢᱤ ᱠᱚ ᱧᱮᱞᱟ ᱟᱵᱚᱣᱟᱜ ᱠᱟᱹᱢᱤ ᱠᱚ ᱚᱱᱩᱠᱚᱨᱚᱱᱟ ᱚᱱᱟ ᱤᱫᱤ ᱠᱟᱛᱮᱫ ᱩᱱᱠᱩ ᱦᱚᱸ ᱚᱱᱟ ᱤᱫᱤ ᱠᱟᱛᱮ ᱠᱚ ᱠᱟᱹᱢᱤᱭᱟ ᱡᱩᱫᱤ ᱟᱢᱮᱢ ᱞᱟᱢᱟᱴᱚᱜᱼᱟ ᱟᱢᱤᱡ ᱦᱚᱲ ᱦᱚᱸᱭ ᱞᱟᱢᱟᱴᱚᱜᱼᱟ ᱟᱢ ᱡᱩᱫᱤᱢ ᱯᱟᱹᱲᱦᱟᱹᱜᱼᱟ ᱟᱢᱤᱡ ᱜᱤᱫᱽᱨᱟᱹ ᱦᱚᱸᱭ ᱯᱟᱹᱲᱦᱟᱹᱜᱼᱟ ᱚᱱᱟᱛᱮ ᱥᱟᱱᱟᱢ ᱠᱚ ᱡᱚᱛᱚ ᱠᱷᱮᱛᱨᱮ ᱨᱮᱜᱮ ᱡᱮ ᱡᱟᱦᱟᱨᱟᱜ ᱠᱷᱮᱛᱨᱮ ᱨᱮᱜᱮ ᱟᱵᱚ ᱚᱵᱷᱭᱟᱥ ᱵᱚ ᱫᱚᱦᱚᱭᱟ ᱱᱤᱡᱮ ᱱᱤᱡᱮ ᱠᱷᱮᱛᱨᱮ ᱨᱮ ᱚᱵᱷᱭᱟᱥ ᱮᱢ ᱫᱚᱦᱚ ᱞᱮᱠᱷᱟᱱ ᱱᱤᱦᱟᱹᱛ ᱚᱱᱟ ᱫᱚ ᱥᱮᱬᱟᱜᱼᱟ ᱦᱚᱲ ᱫᱚᱠᱚ ᱥᱮᱬᱟᱭᱟ ᱵᱟᱠᱚ ᱥᱮᱬᱟᱭᱟ ᱦᱚᱲ ᱫᱚᱠᱚ ᱠᱟᱹᱢᱤᱭᱟ ᱵᱟᱠᱚ ᱠᱟᱹᱢᱤᱭᱟ ᱚᱱᱟ ᱫᱚ ᱢᱟᱨᱟᱝ ᱠᱟᱛᱷᱟ ᱫᱚ ᱵᱟᱝ ᱠᱟᱱᱟ ᱠᱤᱱᱛᱩ ᱱᱤᱡᱮ ᱛᱤᱱᱟᱹᱜ ᱮᱢ ᱠᱟᱹᱢᱤᱭᱮᱫᱼᱟ ᱚᱱᱟ ᱦᱩᱭᱩᱜ ᱠᱟᱱᱟ ᱢᱟᱨᱟᱝ ᱠᱟᱛᱷᱟ ᱟᱵᱚ ᱯᱨᱚᱛᱮᱠ ᱠᱷᱮᱛᱨᱮ ᱨᱮᱜᱮ ᱠᱟᱹᱢᱤ ᱞᱮᱠᱷᱟᱱ ᱱᱤᱦᱟᱹᱛᱤ ᱟᱵᱚ ᱞᱟᱹᱜᱤᱫ ᱪᱟᱸᱫᱚ ᱵᱚᱸᱜᱟ ᱢᱮᱱᱟᱭᱟ ᱡᱩᱫᱤ ᱪᱟᱸᱫᱚ ᱵᱚᱸᱜᱟ ᱥᱟᱹᱠᱷᱤ ᱫᱚᱦᱚ ᱠᱟᱛᱮ ᱠᱟᱹᱢᱤ ᱵᱚ ᱮᱦᱚᱵᱟ ᱠᱟᱹᱢᱤ ᱵᱚ ᱱᱤᱦᱟᱹᱛᱤ ᱚᱱᱟ ᱠᱟᱹᱢᱤ ᱫᱚ ᱯᱩᱨᱟᱹᱜᱼᱟ ᱱᱚᱣᱟ ᱫᱚ ᱟᱹᱞᱤᱧ ᱚᱝᱜᱮ ᱱᱤᱵᱷᱟ ᱠᱟᱛᱷᱟ ᱞᱤᱧ ᱢᱮᱱᱮᱫᱼᱟ ᱢᱤᱫᱴᱟᱝ ᱡᱤᱱᱤᱥ ᱦᱩᱭᱩᱜ ᱠᱟᱱᱟ ᱟᱵᱚᱣᱟᱜ ᱢᱚᱱ ᱵᱷᱤᱛᱤᱨ ᱨᱮ ᱟᱵᱚ ᱠᱟᱹᱢᱤᱭᱟᱵᱚ ᱢᱮᱱᱛᱮ ᱡᱤᱛᱠᱟᱹᱨ ᱢᱚᱱᱳᱵᱷᱟᱵᱽ ᱟᱹᱜᱩ ᱛᱮ ᱦᱩᱭ ᱟᱵᱚᱱᱟ ᱚᱱᱟ ᱤᱫᱤ ᱠᱟᱛᱮ ᱥᱟᱱᱟᱢ ᱟᱵᱚᱨᱮᱱ ᱡᱟᱹᱛᱤ ᱥᱟᱶᱛᱟ ᱨᱮᱱ ᱵᱚᱭᱦᱟ ᱠᱚᱧ ᱞᱟᱹᱭᱟᱵᱚᱱ ᱠᱟᱱᱟ ᱟᱵᱚ ᱪᱷᱩᱴᱟᱹᱜ ᱟᱵᱚ ᱠᱩᱨᱩᱢᱩᱴᱩᱭᱟᱵᱚ ᱠᱟᱹᱢᱤᱭᱟᱵᱚ ᱢᱤᱫ ᱫᱤᱱ ᱵᱟᱝ ᱢᱤᱫ ᱫᱤᱱ ᱟᱵᱚᱣᱟᱜ ᱥᱟᱢᱟᱝ ᱨᱮ ᱚᱱᱟ ᱠᱟᱹᱢᱤ ᱠᱟᱛᱮ ᱫᱮᱠᱷᱟᱣ ᱫᱮᱠᱷᱟᱣ ᱦᱩᱭ ᱟᱵᱚᱱᱟ ᱡᱩᱫᱤ ᱠᱟᱹᱢᱤ ᱠᱟᱛᱮ ᱵᱚ ᱫᱮᱠᱷᱟᱣ ᱠᱮᱜᱼᱟ ᱟᱵᱚᱣᱟᱜ ᱩᱱᱱᱚᱛᱤ ᱥᱟᱶ ᱥᱟᱶᱛᱮ ᱟᱵᱚ ᱨᱮᱱ ᱯᱚᱨᱤᱵᱟᱨᱟᱜ ᱩᱱᱱᱚᱛᱤ ᱥᱟᱶ ᱥᱟᱶᱛᱮ ᱥᱚᱢᱟᱡᱽ ᱨᱮᱭᱟᱜ ᱦᱚᱸ ᱩᱱᱱᱚᱛᱤᱜᱼᱟ ᱪᱤᱠᱟᱹᱛᱮ ᱡᱚᱛᱚ ᱠᱷᱮᱛᱨᱮ ᱨᱮ ᱧᱮᱞᱚᱜ ᱠᱟᱱᱟ ᱟᱵᱚ ᱜᱮ ᱯᱟᱹᱪᱷᱞᱟᱹ ᱟᱠᱟᱱᱟ ᱟᱵᱚ ᱜᱮ ᱛᱟᱭᱚᱢ ᱨᱮ ᱢᱮᱱᱟᱜ ᱵᱚᱱᱟ ᱚᱞᱚᱜ ᱯᱟᱲᱦᱟᱜ ᱠᱟᱱ ᱨᱮᱦᱚᱸ ᱵᱚᱱ ᱯᱟᱹᱴᱷᱩᱣᱟᱹ ᱜᱤᱫᱽᱨᱟᱹ ᱠᱚ ᱥᱠᱩᱞ ᱠᱚ ᱥᱮᱱᱚᱜ ᱠᱟᱱ ᱨᱮᱦᱚᱸ ᱵᱟᱝ ᱵᱟᱝ ᱯᱟᱹᱴᱷᱩᱣᱟᱹ ᱠᱚ ᱚᱞᱚᱜ ᱵᱷᱟᱜᱟᱣ ᱠᱟᱛᱮ ᱨᱮᱦᱚᱸ ᱮᱴᱟᱜ ᱦᱚᱨ ᱛᱮᱠᱚ ᱥᱮᱱᱚᱜ ᱠᱟᱱᱟ ᱚᱱᱟ ᱫᱚ ᱪᱤᱠᱟᱹᱛᱮ ᱟᱵᱚᱣᱟᱜ ᱵᱷᱤᱛᱟᱹᱨ ᱨᱮ ᱥᱮᱪᱮᱫ ᱢᱚᱱ ᱵᱷᱟᱵᱽ ᱟᱵᱚᱣᱟᱜ ᱵᱷᱤᱛᱟᱹᱨ ᱨᱮ ᱚᱵᱽᱵᱷᱟᱥ ᱢᱚᱱ ᱵᱷᱟᱵᱽ ᱟᱵᱚᱣᱟᱜ ᱵᱷᱤᱛᱟᱹᱨ ᱨᱮ ᱠᱚᱨᱛᱚᱵᱽᱵᱚ ᱱᱤᱥᱴᱷᱟ ᱢᱚᱱ ᱵᱷᱟᱵᱽ ᱵᱟᱹᱱᱩᱜ ᱠᱷᱟᱹᱛᱤᱨ ᱛᱮ ᱟᱭᱳ ᱵᱟᱵᱟ ᱠᱚᱣᱟᱜ ᱵᱟᱹᱱᱩᱜ ᱠᱷᱟᱹᱛᱤᱨ ᱛᱮ ᱵᱷᱟᱹᱭ ᱵᱚᱭᱦᱟ ᱠᱚᱣᱟᱜ ᱵᱟᱹᱱᱩᱜ ᱠᱷᱟᱹᱛᱤᱨ ᱛᱮ ᱛᱮᱦᱮᱧ ᱱᱩᱱᱟᱹᱜ ᱱᱚᱝᱠᱟ ᱠᱟᱹᱢᱤ ᱦᱩᱭᱩᱜ ᱠᱟᱱᱟ ᱱᱚᱣᱟ ᱠᱚ ᱧᱮᱞ ᱞᱮᱠᱷᱟᱱ ᱟᱹᱰᱤ ᱫᱩᱠ ᱜᱮ ᱵᱩᱡᱷᱟᱹᱜᱼᱟ ᱟᱵᱚᱣᱟᱜ ᱥᱚᱢᱟᱡᱽ ᱱᱩᱱᱟᱹᱜ ᱪᱤᱠᱟᱹᱛᱮ ᱞᱟᱛᱟᱨ ᱨᱮ ᱚᱱᱟᱛᱮ ᱥᱮᱫᱟᱭ ᱚᱞ ᱟᱠᱟᱫ ᱟᱠᱚ ᱟᱵᱚᱣᱟᱜ ᱡᱟᱱᱟᱢ ᱟᱭᱳ ᱡᱟᱱᱟᱢ ᱫᱤᱥᱚᱢ ᱫᱷᱩᱲᱤ ᱞᱩᱴᱩ ᱯᱩᱰᱩ ᱨᱮ ᱜᱩᱲᱫᱟᱹᱣ ᱵᱟᱲᱟᱭ ᱠᱟᱱᱟ ᱫᱚ ᱚᱱᱟ ᱫᱷᱩᱲᱤ ᱞᱩᱴᱩ ᱯᱩᱰᱩ ᱠᱷᱚᱱ ᱚᱣᱟᱨ ᱚᱰᱚᱠ ᱫᱚ ᱟᱵᱚᱣᱟᱜ ᱠᱟᱹᱢᱤ ᱠᱟᱱᱟ ᱟᱵᱚᱣᱟᱜ ᱠᱟᱹᱢᱤ ᱡᱩᱫᱤ ᱟᱵᱚ ᱵᱮᱥ ᱛᱮ ᱵᱟᱵᱚ ᱠᱟᱹᱢᱤᱭᱟ ᱮᱱᱠᱷᱟᱱ ᱟᱵᱚᱭᱤᱡ ᱡᱟᱱᱟᱢ ᱟᱭᱳ ᱦᱚᱸ ᱚᱱᱠᱟ ᱚᱵᱚᱦᱮᱞᱤᱛᱚ ᱜᱮ ᱛᱟᱦᱮᱱᱟ ᱟᱵᱚ ᱵᱮᱥ ᱛᱮ ᱠᱟᱹᱢᱤ ᱛᱮ ᱦᱩᱭ ᱟᱵᱚᱱᱟ ᱵᱮᱥ ᱚᱵᱷᱭᱟᱥ ᱫᱚᱦᱚ ᱠᱟᱛᱮ ᱠᱟᱹᱢᱤ ᱦᱩᱭ ᱟᱵᱚᱱᱟ ᱧᱮᱞ ᱟᱵᱚ ᱡᱚᱛᱚ ᱦᱚᱲ ᱢᱟᱲᱟᱝ ᱛᱮᱵᱚ ᱞᱟᱦᱟᱱᱛᱤᱜᱼᱟ ᱡᱩᱫᱤ ᱢᱟᱲᱟᱝ ᱛᱮᱵᱚ ᱞᱟᱦᱟᱱᱛᱤᱜᱼᱟ ᱢᱤᱫ ᱫᱤᱱ ᱵᱟᱝ ᱢᱤᱫ ᱫᱤᱱ ᱟᱵᱚᱣᱟᱜ ᱡᱟᱹᱛᱤ ᱥᱟᱶᱛᱟ ᱦᱚᱸ ᱢᱟᱲᱟᱝ ᱛᱮ ᱞᱟᱦᱟ ᱥᱮᱱᱚᱜᱼᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ